ᱡᱚᱦᱟᱨ ᱜᱮ ᱥᱟᱱᱟᱢ ᱜᱟᱛᱮ ᱠᱚ ᱟᱨ ᱧᱮᱧᱮᱞᱤᱭᱟᱹ ᱠᱚ ᱥᱟᱶᱛᱮ ᱯᱮᱲᱟ ᱦᱚᱲ ᱠᱚ ᱟᱨ ᱛᱮᱦᱮᱧ ᱟᱹᱰᱤ ᱨᱟᱹᱥᱠᱟᱹ ᱨᱮᱱᱟᱜ ᱠᱷᱚᱵᱚᱨ ᱨᱟᱹᱥᱠᱟᱹ ᱨᱮᱱᱟᱜ ᱠᱟᱛᱷᱟ ᱟᱞᱮ ᱟᱛᱳ ᱨᱮ ᱢᱤᱫ ᱵᱚᱪᱷᱚᱨ ᱱᱚᱜᱼᱚᱭ ᱯᱟᱨᱚᱢᱮᱱᱟ ᱵᱟᱦᱟ ᱵᱚᱸᱜᱟ ᱵᱟᱦᱟ ᱵᱚᱸᱜᱟ ᱥᱟᱹᱛ ᱥᱟᱯᱲᱟᱣ ᱟᱠᱟᱱᱟ ᱟᱨ ᱥᱟᱱᱛᱟᱲ ᱥᱟᱶᱛᱟ ᱨᱮᱱᱟᱜ ᱢᱤᱫᱴᱟᱝ ᱟᱹᱨᱤᱪᱟᱹᱞᱤ ᱫᱷᱟᱨᱢᱤᱠ ᱡᱟᱦᱟᱸ ᱠᱚ ᱢᱮᱛᱟᱜ ᱠᱟᱱᱟ ᱫᱷᱟᱨᱢᱤᱠ ᱵᱟ ᱛᱟᱛᱛᱤᱠ ᱞᱟᱹᱭ ᱢᱮ ᱵᱟ ᱢᱟᱱᱮ ᱵᱚᱸᱜᱟ ᱵᱳᱨᱳ ᱨᱮᱱᱟᱜ ᱠᱟᱛᱷᱟ ᱞᱟᱹᱭ ᱢᱮ ᱛᱚ ᱚᱱᱟ ᱫᱚ ᱦᱩᱭᱩᱜ ᱠᱟᱱᱟ ᱵᱟᱦᱟ ᱵᱚᱸᱜᱟ ᱥᱚᱦᱨᱟᱭ ᱯᱚᱨᱮ ᱜᱮ ᱢᱤᱫᱴᱟᱝ ᱢᱟᱨᱟᱝ ᱴᱷᱟᱶ ᱢᱮᱱᱟᱜᱼᱟ ᱵᱟᱦᱟ ᱵᱚᱸᱜᱟ ᱨᱮᱱᱟᱜ ᱮᱱᱛᱮ ᱟᱹᱰᱤ ᱠᱤᱪᱷᱩ ᱵᱟᱰᱟᱭ ᱵᱟᱹᱱᱩᱜᱼᱟ ᱱᱚᱣᱟ ᱨᱮᱱᱟᱜ ᱵᱟᱰᱟᱭ ᱞᱟᱹᱠᱛᱤ ᱠᱟᱱ ᱛᱟᱵᱚᱱᱟ ᱤᱧ ᱥᱟᱱᱛᱟᱲ ᱦᱚᱯᱚᱱ ᱦᱩᱭ ᱠᱟᱛᱮ ᱢᱟᱹᱡᱷᱤ ᱦᱚᱯᱚᱱ ᱦᱩᱭ ᱠᱟᱛᱮ ᱩᱱᱟᱹᱜ ᱴᱟ ᱫᱚ ᱵᱟᱹᱧ ᱥᱮᱬᱟ ᱫᱟᱲᱮ ᱠᱟᱣᱫᱟ ᱵᱟᱹᱧ ᱵᱟᱰᱟᱭ ᱫᱟᱲᱮ ᱠᱟᱣᱫᱟ ᱮᱱᱛᱮ ᱛᱮᱦᱮᱧ ᱥᱟᱱᱟᱢᱟᱜ ᱤᱧ ᱵᱟᱰᱟᱭᱟ ᱟᱨ ᱥᱟᱱᱟᱢᱟᱜ ᱤᱧ ᱵᱩᱡᱷᱟᱹᱣᱟ ᱛᱟᱭᱚᱢ ᱫᱟᱨᱟᱢ ᱡᱮ ᱡᱮᱞᱮᱠᱟ ᱪᱷᱟᱹᱛᱤᱠ ᱠᱚᱠᱚ ᱞᱟᱦᱟᱜ ᱠᱟᱱᱟ ᱟᱠᱚᱣᱟᱜ ᱫᱷᱚᱨᱚᱢ ᱨᱮᱱᱟᱜ ᱠᱟᱛᱷᱟ ᱠᱚᱨᱚᱢ ᱨᱮᱱᱟᱜ ᱠᱟᱛᱷᱟ ᱥᱟᱶᱛᱟ ᱨᱮᱱᱟᱜ ᱠᱟᱛᱷᱟ ᱠᱚ ᱥᱟᱵ ᱨᱟᱠᱟᱵ ᱮᱫᱟ ᱵᱟᱰᱟᱭ ᱨᱟᱠᱟᱵ ᱮᱫᱟᱠᱚ ᱵᱟᱰᱟᱭ ᱵᱩᱡᱷᱟᱹᱣ ᱵᱟᱰᱟᱭ ᱵᱩᱡᱷᱟᱹᱣ ᱮᱫᱟᱠᱚ ᱛᱚ ᱟᱯᱱᱟᱨ ᱦᱚᱸ ᱚᱱᱠᱟ ᱜᱮ ᱟᱯᱱᱟᱨᱟᱜ ᱠᱟᱛᱷᱟ ᱵᱟᱰᱟᱭ ᱞᱟᱹᱜᱤᱫ ᱟᱯᱱᱟᱨᱟᱜ ᱫᱷᱚᱨᱚᱢ ᱨᱮᱱᱟᱜ ᱠᱟᱛᱷᱟ ᱵᱩᱡᱷᱟᱹᱣ ᱞᱟᱹᱜᱤᱫ ᱟᱨ ᱟᱯᱱᱟᱨᱟᱜ ᱧᱮᱞ ᱞᱟᱹᱜᱤᱫ ᱛᱮᱦᱮᱧ ᱪᱟᱞᱟᱣ ᱦᱩᱭᱩᱜ ᱠᱟᱱᱟ ᱟᱞᱮ ᱡᱷᱟᱲᱜᱨᱟᱢ ᱵᱟᱡᱟᱨ ᱠᱷᱚᱱᱟᱜ ᱟᱛᱳ ᱚᱲᱟᱜ ᱡᱟᱦᱟᱸ ᱫᱚ ᱥᱩᱨ ᱧᱚᱜ ᱜᱮᱭᱟ ᱛᱚ ᱛᱟᱭᱚᱢ ᱫᱟᱨᱟᱢ ᱛᱮ ᱚᱱᱟ ᱡᱤᱱᱤᱥ ᱤᱧᱤᱧ ᱥᱚᱫᱚᱨ ᱫᱟᱲᱮᱭᱟᱯᱮᱭᱟ ᱯᱟᱞᱮ ᱢᱚᱱᱮ ᱦᱩᱭᱩᱜ ᱠᱟᱱ ᱛᱤᱧᱟᱹ ᱦᱟᱸᱜ ᱟᱨ ᱥᱟᱱᱟᱢ ᱠᱚᱜᱮ ᱥᱩᱨ ᱥᱩᱯᱩᱨ ᱨᱮᱱ ᱦᱚᱲ ᱫᱚ ᱦᱤᱡᱩᱜ ᱛᱟᱵᱚᱱ ᱯᱮ ᱟᱨ ᱠᱚᱢᱮᱱᱴ ᱛᱟᱵᱚᱱ ᱯᱮ ᱡᱟᱦᱟᱸᱭ ᱠᱚ ᱵᱟᱦᱟ ᱵᱚᱸᱜᱟ ᱢᱟᱱᱟᱣ ᱠᱟᱜᱼᱟ ᱯᱮ ᱥᱮ ᱵᱟᱦᱟ ᱯᱚᱨᱚᱵᱽ ᱯᱮ ᱯᱟᱞᱚᱱ ᱠᱟᱜᱼᱟ ᱛᱚ ᱩᱱᱠᱩ ᱦᱚᱸ ᱠᱚᱢᱮᱱᱴ ᱛᱟᱵᱚᱱ ᱯᱮ ᱵᱟᱦᱟ ᱪᱮᱫ ᱞᱮᱠᱟᱱᱟ ᱢᱮᱱᱛᱮ ᱢᱟ ᱛᱚᱵᱮ ᱥᱟᱱᱟᱢ ᱠᱚᱜᱮ ᱡᱚᱦᱟᱨ ᱟᱯᱮᱭᱟᱜ ᱦᱚᱸ ᱱᱟᱥᱮᱱᱟᱜ ᱠᱟᱛᱷᱟ ᱯᱮ ᱥᱚᱫᱚᱨᱟ ᱠᱚᱢᱮᱱᱴ ᱛᱟᱞᱟᱛᱮ ᱟᱯᱮ ᱥᱮᱫ ᱟᱞᱮ ᱥᱮᱫ ᱢᱟ ᱱᱚᱝᱠᱟ ᱵᱟᱦᱟ ᱵᱚᱸᱜᱟ ᱦᱩᱭᱩᱜᱼᱟ ᱵᱟᱦᱟ ᱵᱚᱸᱜᱟ ᱨᱮ ᱟᱨ ᱟᱯᱮ ᱥᱮᱫ ᱫᱚ ᱪᱮᱫ ᱞᱮᱠᱟ ᱦᱩᱭᱩᱜ ᱠᱟᱱᱟ ᱥᱮ ᱵᱟᱝ ᱦᱩᱭᱩᱜ ᱠᱟᱱᱟ ᱥᱮ ᱚᱠᱚᱭ ᱠᱚᱯᱮ ᱯᱟᱞᱚᱱᱮᱫᱼᱟ ᱥᱮ ᱵᱟᱯᱮ ᱯᱟᱞᱚᱱᱮᱫᱼᱟ ᱱᱟᱥᱮᱱᱟᱜ ᱠᱚᱢᱮᱱᱴ ᱠᱟᱛᱮ ᱵᱟᱰᱟᱭ ᱦᱚᱪᱚᱧ ᱛᱟᱵᱚᱱ ᱯᱮ ᱢᱟ ᱛᱚᱵᱮ ᱥᱟᱱᱟᱢ ᱠᱚᱜᱮ ᱡᱚᱦᱟᱨ